ᱡᱚᱦᱟᱨ ᱤᱧ ᱡᱮᱢᱚᱱ ᱨᱚᱛᱷᱤᱭᱟ ᱢᱟᱨᱟᱱᱰᱤ ᱟᱨ ᱟᱯᱮ ᱛᱮᱦᱮᱧ ᱯᱮ ᱧᱮᱞᱮᱜᱼᱟ ᱨᱚᱛᱷᱤᱭᱟ ᱢᱟᱨᱟᱱᱰᱤ ᱚᱯᱷᱤᱥᱤᱭᱟᱞ ᱤᱭᱩᱴᱩᱵᱽ ᱪᱮᱱᱮᱞ ᱛᱚᱵᱮ ᱛᱮᱦᱮᱧ ᱠᱟᱛᱷᱟ ᱨᱟᱠᱟᱵ ᱟᱠᱟᱱᱟ ᱟᱵᱚ ᱠᱷᱮᱨᱣᱟᱲ ᱠᱚ ᱛᱟᱞᱟᱨᱮ ᱟᱵᱚ ᱵᱟᱦᱟ ᱵᱚᱸᱜᱟ ᱤᱫᱤ ᱠᱟᱛᱮᱫ ᱟᱵᱚ ᱵᱟᱲᱟᱭ ᱜᱮᱭᱟᱵᱚᱱ ᱟᱵᱚ ᱠᱷᱮᱨᱣᱟᱲ ᱫᱚ ᱢᱤᱫ ᱥᱮᱨᱢᱟ ᱨᱮ ᱜᱮᱞᱵᱟᱨ ᱪᱟᱸᱫᱚ ᱨᱮᱠᱚ ᱦᱟᱹᱴᱤᱧ ᱟᱠᱟᱫᱼᱟ ᱟᱨ ᱚᱱᱟ ᱜᱮᱞᱵᱟᱨ ᱪᱟᱸᱫᱚ ᱨᱮ ᱟᱵᱚ ᱜᱮᱞ ᱯᱮ ᱫᱷᱟᱣ ᱵᱚᱱ ᱵᱚᱸᱜᱟ ᱵᱩᱨᱩᱜᱼᱟ ᱛᱚ ᱟᱵᱚ ᱫᱚ ᱯᱳᱭᱞᱳ ᱛᱮ ᱛᱮᱦᱮᱧ ᱵᱚᱸᱜᱟ ᱵᱩᱨᱩ ᱛᱟᱵᱚᱱ ᱫᱚ ᱦᱩᱭᱩᱜ ᱠᱟᱱᱟ ᱢᱟᱜᱽ ᱵᱚᱸᱜᱟ ᱟᱨ ᱚᱱᱟ ᱫᱚ ᱢᱩᱞᱩᱜ ᱢᱚᱬᱮ ᱢᱟᱦᱟ ᱢᱮᱱᱫᱚ ᱢᱟᱜᱽ ᱵᱚᱸᱜᱟ ᱢᱩᱞᱩᱜ ᱢᱚᱬᱮ ᱢᱟᱦᱟ ᱨᱮ ᱵᱚᱸᱜᱟ ᱵᱳᱨᱳ ᱦᱩᱭᱩᱜᱼᱟ ᱢᱮᱱᱫᱚ ᱚᱱᱟ ᱫᱚ ᱛᱮᱦᱮᱧ ᱯᱟᱨᱚᱢ ᱥᱟᱹᱛ ᱟᱠᱟᱱᱟ ᱛᱚᱵᱮ ᱛᱮᱦᱮᱧ ᱟᱵᱚ ᱠᱚ ᱛᱟᱞᱟᱨᱮ ᱱᱟᱣᱟ ᱥᱟᱠᱟᱢ ᱥᱟᱜᱮᱱ ᱥᱟᱶᱛᱮ ᱫᱟᱨᱮ ᱨᱮ ᱜᱮᱞᱮᱜ ᱠᱟᱱ ᱵᱟᱦᱟ ᱠᱚ ᱤᱫᱤ ᱠᱟᱛᱮ ᱵᱟᱹᱭ ᱵᱟᱹᱭ ᱛᱮ ᱨᱟᱹᱥᱠᱟᱹ ᱜᱮ ᱵᱚᱞᱚ ᱦᱤᱡᱩᱜ ᱠᱟᱱᱟ ᱟᱨ ᱱᱚᱣᱟ ᱯᱷᱟᱹᱜᱩᱱ ᱵᱚᱸᱜᱟ ᱢᱩᱞᱩᱜ ᱢᱚᱬᱮ ᱢᱟᱦᱟ ᱨᱮᱜᱮ ᱟᱵᱚᱣᱟᱜ ᱵᱟᱦᱟ ᱵᱚᱸᱜᱟ ᱫᱚ ᱱᱮᱰᱟ ᱜᱚᱸᱰᱟ ᱴᱷᱟᱹᱣᱠᱟᱹ ᱟᱠᱟᱱᱟ ᱛᱚᱵᱮ ᱟᱵᱚ ᱫᱚ ᱵᱟᱵᱚ ᱱᱮᱰᱟ ᱜᱚᱸᱰᱟ ᱟᱠᱟᱱᱟ ᱱᱚᱣᱟ ᱫᱚ ᱟᱵᱚᱨᱮᱱ ᱦᱟᱯᱲᱟᱢ ᱠᱚ ᱡᱟᱦᱟᱸ ᱜᱮ ᱟᱵᱚᱨᱮᱱ ᱦᱟᱯᱲᱟᱢ ᱠᱚ ᱢᱮᱱᱟᱜ ᱠᱚᱣᱟ ᱩᱱᱠᱩᱣᱟᱜ ᱱᱮᱰᱟ ᱜᱚᱸᱰᱟ ᱨᱮᱜᱮ ᱛᱮᱦᱮᱧ ᱟᱵᱚ ᱠᱚᱫᱚ ᱵᱚ ᱵᱚᱸᱜᱟ ᱵᱩᱨᱩᱜ ᱠᱟᱱᱟ ᱱᱚᱣᱟ ᱠᱚ ᱟᱯᱮ ᱡᱚᱛᱚ ᱜᱮᱯᱮ ᱵᱟᱲᱟᱭ ᱛᱟᱵᱚᱱᱟ ᱡᱮ ᱛᱮᱦᱮᱧ ᱤᱧᱤᱧ ᱢᱮᱱ ᱜᱚᱫᱮ ᱟᱢᱮᱢ ᱢᱮᱱ ᱜᱚᱫᱟ ᱟᱨ ᱢᱤᱫ ᱦᱚᱲᱮ ᱢᱮᱱᱟᱭ ᱱᱚᱣᱟ ᱠᱟᱛᱷᱟ ᱫᱚ ᱵᱟᱝ ᱠᱟᱱᱟ ᱟᱵᱚᱨᱮᱱ ᱦᱟᱯᱲᱟᱢ ᱠᱚ ᱞᱟᱹᱭ ᱞᱮᱠᱟᱛᱮ ᱟᱵᱚ ᱵᱟᱲᱟᱭᱟᱜ ᱞᱮᱠᱟᱛᱮ ᱡᱟᱦᱟᱸ ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩ ᱛᱟᱹᱠᱤᱱ ᱠᱤᱱ ᱛᱟᱦᱮᱸ ᱠᱟᱱ ᱵᱮᱲᱟ ᱨᱮ ᱳᱭᱮᱥᱴ ᱵᱮᱝᱜᱚᱞ ᱨᱮᱭᱟᱜ ᱡᱷᱟᱲᱜᱨᱟᱢ ᱵᱟᱝᱢᱟ ᱵᱮᱫ ᱠᱩᱸᱫᱽᱨᱤ ᱰᱟᱹᱦᱤ ᱨᱮ ᱚᱸᱰᱮ ᱛᱤᱱᱟᱹᱜ ᱛᱤᱱᱟᱹᱜ ᱫᱤᱱ ᱫᱩᱲᱩᱵ ᱠᱟᱛᱮ ᱥᱤᱧ ᱧᱤᱫᱟᱹ ᱫᱩᱲᱩᱵ ᱠᱟᱛᱮ ᱱᱮᱰᱟ ᱜᱚᱸᱰᱟ ᱠᱚ ᱴᱷᱟᱹᱣᱠᱟᱹ ᱟᱠᱟᱫᱼᱟ ᱟᱨ ᱚᱱᱟ ᱱᱮᱰᱟ ᱜᱚᱸᱰᱟ ᱦᱩᱭᱩᱜ ᱠᱟᱱᱟ ᱯᱷᱟᱹᱜᱩᱱ ᱵᱚᱸᱜᱟ ᱢᱩᱞᱩᱜ ᱢᱚᱬᱮ ᱢᱟᱦᱟ ᱟᱫᱚ ᱛᱮᱦᱮᱧ ᱤᱝᱨᱮᱡᱤ ᱪᱟᱸᱫᱚ ᱞᱮᱠᱟᱛᱮ ᱢᱮᱱᱠᱷᱟᱱ ᱦᱤᱡᱩᱜ ᱠᱟᱱ ᱟᱵᱚᱣᱟᱜ ᱱᱚᱜᱼᱚᱭ ᱯᱷᱮᱵᱨᱩᱣᱟᱨᱤ ᱯᱚᱸᱪᱤᱥ ᱨᱮ ᱟᱵᱚᱣᱟᱜ ᱯᱷᱟᱹᱜᱩᱱ ᱵᱚᱸᱜᱟ ᱢᱩᱞᱩᱜ ᱢᱚᱬᱮ ᱢᱟᱦᱟ ᱫᱚ ᱦᱩᱭᱩᱜ ᱠᱟᱱᱟ ᱟᱨ ᱟᱥᱚᱜ ᱟᱹᱧ ᱟᱵᱚ ᱥᱟᱱᱟᱢ ᱠᱷᱮᱨᱣᱟᱲ ᱱᱚᱣᱟ ᱢᱤᱫᱴᱟᱝ ᱫᱤᱱ ᱨᱮᱜᱮ ᱟᱵᱚ ᱠᱚ ᱪᱮᱫ ᱞᱮᱠᱟ ᱛᱮᱵᱚᱱ ᱵᱚᱸᱜᱟ ᱵᱳᱨᱳᱜᱼᱟ ᱟᱨ ᱢᱤᱫ ᱫᱷᱟᱣ ᱛᱮᱵᱚᱱ ᱵᱚᱸᱜᱟ ᱵᱳᱨᱳᱜᱼᱟ ᱚᱱᱟ ᱤᱫᱤ ᱠᱟᱛᱮ ᱟᱯᱮ ᱠᱚ ᱛᱟᱞᱟᱨᱮ ᱤᱧ ᱠᱷᱚᱵᱚᱨᱤᱧ ᱯᱟᱥᱱᱟᱣᱮᱫᱼᱟ ᱟᱨ ᱟᱥᱚᱜ ᱟᱹᱧ ᱟᱨ ᱱᱚᱣᱟ ᱟᱸᱡᱚᱢ ᱠᱟᱛᱮ ᱟᱵᱚ ᱴᱷᱟᱹᱣᱠᱟᱹ ᱥᱟᱺᱦᱤᱡ ᱚᱱᱟ ᱜᱩᱨᱩ ᱜᱚᱢᱠᱮ ᱛᱤᱠᱤᱱᱟᱜ ᱱᱮᱰᱟ ᱜᱚᱸᱰᱟ ᱢᱟᱦᱟ ᱢᱟᱹᱦᱤᱛ ᱨᱮᱜᱮ ᱟᱵᱚ ᱵᱚᱱ ᱵᱚᱸᱜᱟ ᱵᱩᱨᱩᱭ ᱢᱟ ᱱᱚᱣᱟ ᱜᱮ ᱟᱹᱞᱤᱧ ᱯᱟᱦᱴᱟ ᱠᱷᱚᱱᱟᱜ ᱱᱮᱦᱚᱨ ᱛᱟᱦᱮᱱ ᱠᱟᱱᱟ ᱱᱚᱰᱮ ᱧᱮᱞᱚᱜᱚᱜ ᱠᱟᱱᱟ ᱟᱵᱚ ᱠᱚ ᱛᱟᱞᱟᱨᱮ ᱛᱤᱱᱟᱹᱜ ᱜᱟᱱ ᱠᱷᱮᱨᱣᱟᱲ ᱫᱚ ᱠᱷᱚᱨᱚ ᱵᱟᱨᱚ ᱠᱚ ᱧᱟᱢᱟ ᱚᱠᱟ ᱫᱚ ᱥᱳᱢᱵᱟᱨ ᱜᱩᱨᱩᱵᱟᱨ ᱯᱟᱲᱟᱣ ᱞᱮᱱᱠᱷᱟᱱ ᱱᱚᱣᱟ ᱠᱷᱚᱨᱚ ᱵᱟᱨᱚ ᱢᱮᱱᱛᱮ ᱠᱚ ᱢᱮᱱᱟ ᱢᱮᱱᱠᱷᱟᱱ ᱟᱵᱚ ᱩᱭᱦᱟᱹᱨᱚᱜ ᱢᱟ ᱟᱵᱚᱣᱟᱜ ᱛᱮ ᱟᱵᱚ ᱩᱭᱦᱟᱹᱨᱚᱜ ᱢᱟ ᱟᱵᱚ ᱠᱷᱮᱨᱣᱟᱲ ᱦᱚᱯᱚᱱ ᱠᱚ ᱛᱟᱞᱟ ᱨᱮᱫᱚ ᱵᱟᱨ ᱨᱮᱫᱚ ᱟᱵᱚᱣᱟᱜ ᱫᱚ ᱠᱷᱚᱨᱚ ᱵᱟᱨ ᱫᱚ ᱛᱤᱥ ᱦᱚᱸ ᱵᱟᱭ ᱦᱤᱡᱩᱜᱼᱟ ᱛᱮᱦᱮᱧ ᱩᱲᱤᱥᱥᱟ ᱛᱟᱞᱟ ᱨᱮ ᱛᱟᱦᱮᱸ ᱠᱟᱛᱮ ᱩᱲᱤᱭᱟ ᱠᱚᱣᱟᱜ ᱜᱚᱵᱚᱞ ᱨᱮ ᱟᱨ ᱵᱟᱝ ᱩᱱᱠᱩᱣᱟᱜ ᱰᱷᱟᱧᱪᱟ ᱨᱮ ᱟᱵᱚ ᱵᱚ ᱛᱟᱲᱟᱢ ᱟᱠᱟᱫ ᱤᱫᱤ ᱠᱟᱛᱮ ᱛᱮᱦᱮᱧ ᱠᱷᱚᱨᱚ ᱵᱟᱨᱚ ᱚᱠᱟ ᱪᱮᱫ ᱵᱟᱨᱚ ᱵᱚᱱ ᱧᱟᱢᱮᱜᱼᱟ ᱢᱮᱱᱠᱷᱟᱱ ᱩᱱᱠᱩ ᱫᱤᱠᱩ ᱯᱩᱥᱤ ᱟᱠᱚᱣᱟᱜ ᱫᱚ ᱠᱷᱚᱨᱚ ᱵᱟᱨᱚ ᱫᱚ ᱵᱟᱹᱱᱩᱜ ᱟᱹᱱᱤᱡ ᱡᱟᱦᱟᱸ ᱛᱤᱥᱚᱜ ᱟᱠᱚᱣᱟᱜ ᱱᱮᱰᱟ ᱜᱚᱰᱟ ᱨᱮ ᱯᱟᱲᱟᱣ ᱠᱚᱜᱼᱟ ᱜᱩᱨᱩ ᱵᱟᱨᱮᱱ ᱥᱩᱱ ᱵᱟᱨᱮᱱ ᱨᱚᱵᱤ ᱵᱟᱨᱮᱱ ᱥᱚᱢ ᱵᱟᱨᱮᱱ ᱠᱤᱱᱛᱩ ᱤᱱᱟᱹ ᱦᱤᱞᱳᱜ ᱫᱚ ᱩᱱᱠᱩ ᱵᱚᱸᱜᱟ ᱠᱟᱛᱷᱟ ᱠᱚ ᱵᱚᱸᱜᱟᱭ ᱜᱮᱭᱟ ᱛᱮᱦᱮᱧ ᱟᱵᱚ ᱠᱚ ᱛᱟᱞᱟ ᱨᱮ ᱪᱮᱫ ᱩᱭᱦᱟᱹᱨ ᱪᱮᱫ ᱵᱷᱟᱵᱽᱱᱟ ᱪᱚ ᱵᱚᱞᱚ ᱟᱠᱟᱱ ᱟᱨ ᱚᱱᱟᱛᱮ ᱟᱵᱚ ᱛᱮᱦᱮᱧ ᱥᱟᱱᱟᱢ ᱠᱚ ᱠᱷᱟᱹᱞᱤ ᱠᱷᱚᱨᱚ ᱵᱟᱨᱚ ᱵᱚᱱ ᱧᱮᱧᱟᱢᱮᱜᱼᱟ ᱱᱚᱣᱟ ᱠᱚᱫᱚ ᱜᱟᱞᱟᱛ ᱜᱮᱭᱟ ᱟᱵᱚᱣᱟᱜ ᱞᱮᱠᱷᱟ ᱨᱮᱫᱚ ᱛᱤᱥ ᱦᱚᱸ ᱠᱷᱚᱨᱚ ᱵᱟᱨᱚ ᱫᱚ ᱵᱟᱭ ᱦᱤᱡᱩᱜᱼᱟ ᱟᱵᱚ ᱵᱟᱲᱟᱭ ᱜᱮᱭᱟᱵᱚᱱ ᱟᱵᱚ ᱫᱚ ᱠᱷᱮᱨᱣᱟᱲ ᱢᱟᱱᱮ ᱯᱤᱞᱪᱩ ᱜᱟᱲᱟ ᱨᱮᱱ ᱠᱷᱮᱨᱣᱟᱲ ᱵᱚᱝᱥᱚ ᱦᱚᱲ ᱠᱟᱱᱟ ᱵᱚᱱ ᱟᱵᱚ ᱫᱚ ᱢᱟᱭᱟᱢ ᱪᱮᱛᱟᱱ ᱛᱮ ᱛᱟᱲᱟᱢ ᱦᱚᱲ ᱠᱟᱱᱟ ᱵᱚᱱ ᱢᱟᱭᱟᱢ ᱫᱟᱲᱮ ᱛᱮ ᱵᱚᱸᱜᱟᱜ ᱦᱚᱲ ᱠᱟᱱᱟ ᱵᱚᱱ ᱟᱨ ᱛᱮᱦᱮᱧ ᱟᱵᱚ ᱠᱚ ᱛᱟᱞᱟᱨᱮ ᱚᱱᱟ ᱠᱷᱚᱨᱚ ᱵᱟᱨᱚ ᱡᱟᱦᱟᱸ ᱦᱤᱡᱩᱜ ᱠᱟᱱᱟ ᱱᱚᱣᱟ ᱠᱚᱫᱚ ᱛᱤᱱᱟᱹᱜ ᱜᱟᱱ ᱠᱷᱟᱴᱚ ᱩᱭᱦᱟᱹᱨ ᱢᱚᱱᱮᱭᱟᱱ ᱦᱚᱲ ᱠᱚᱣᱟᱜ ᱵᱩᱫᱷᱤ ᱫᱤᱥᱟᱹ ᱵᱟᱝᱢᱟ ᱩᱭᱦᱟᱹᱨ ᱢᱮᱱᱛᱮᱧ ᱵᱷᱟᱹᱵᱤᱭᱟ ᱛᱚᱵᱮ ᱱᱚᱣᱟ ᱠᱚ ᱟᱵᱚ ᱛᱟᱞᱟᱨᱮ ᱟᱞᱚ ᱟᱹᱜᱩᱭ ᱢᱟ ᱟᱵᱚ ᱫᱚ ᱡᱟᱦᱟᱸ ᱜᱩᱨᱩ ᱜᱚᱢᱠᱮ ᱛᱤᱠᱤᱱ ᱟᱨ ᱵᱟᱝᱢᱟ ᱟᱭᱢᱟᱱ ᱜᱟᱹᱠᱷᱩᱲᱤᱭᱟᱹ ᱠᱚ ᱥᱟᱶ ᱫᱩᱲᱩᱵ ᱢᱤᱫ ᱠᱟᱛᱮ ᱟᱵᱚ ᱠᱷᱮᱨᱣᱟᱲ ᱦᱚᱯᱚᱱ ᱞᱟᱹᱜᱤᱫ ᱡᱟᱦᱟᱸ ᱠᱚ ᱱᱮᱰᱟ ᱜᱚᱸᱰᱟ ᱦᱚᱴᱚ ᱟᱠᱟᱫ ᱵᱮᱫ ᱠᱩᱸᱫᱽᱨᱤ ᱰᱟᱹᱦᱤ ᱨᱮ ᱚᱱᱟ ᱞᱮᱠᱟ ᱛᱮᱜᱮ ᱟᱵᱚ ᱵᱚ ᱛᱟᱲᱟᱢ ᱢᱟ ᱟᱨ ᱚᱱᱟ ᱦᱚᱨ ᱰᱟᱦᱟᱨ ᱛᱮᱜᱮ ᱵᱚᱱ ᱪᱟᱞᱟᱜ ᱢᱟ ᱛᱚᱵᱮ ᱮᱱᱟᱝ ᱟᱵᱚ ᱠᱷᱮᱨᱣᱟᱲ ᱢᱤᱫᱴᱟᱝ ᱰᱟᱦᱟᱨ ᱛᱮᱵᱚᱱ ᱛᱟᱲᱟᱢᱟ ᱟᱨ ᱢᱤᱫᱴᱟᱝ ᱰᱟᱦᱟᱨ ᱛᱮᱜᱮ ᱱᱟᱯᱟᱭ ᱛᱮᱵᱚᱱ ᱪᱟᱞᱟᱜᱼᱟ ᱢᱮᱱᱛᱮ ᱤᱧᱟᱹᱜ ᱩᱭᱦᱟᱹᱨ ᱛᱚᱵᱮ ᱱᱤᱱᱟᱹᱜ ᱤᱧ ᱱᱮᱦᱚᱨ ᱵᱚᱱᱟ ᱛᱮᱦᱮᱧ ᱟᱵᱚᱣᱟᱜ ᱨᱚᱲ ᱦᱚᱸ ᱟᱵᱚ ᱛᱮᱵᱚᱱ ᱟᱫ ᱟᱠᱟᱜᱼᱟ ᱪᱮᱫᱟᱜ ᱪᱮ ᱟᱵᱚᱣᱟᱜ ᱛᱮ ᱥᱮᱪᱮᱫ ᱵᱟᱝ ᱛᱮ ᱛᱮᱦᱮᱧ ᱚᱱᱟ ᱠᱷᱟᱹᱛᱤᱨ ᱟᱵᱚ ᱠᱚ ᱛᱟᱞᱟ ᱨᱮ ᱱᱚᱣᱟ ᱠᱷᱚᱨᱚ ᱵᱟᱨᱚ ᱟᱨ ᱵᱟᱝᱠᱷᱟᱱ ᱟᱭᱢᱟᱱᱟᱜ ᱵᱟᱹᱲᱤᱡ ᱩᱭᱦᱟᱹᱨ ᱟᱵᱚ ᱛᱟᱞᱟ ᱨᱮ ᱵᱚᱞᱚᱱ ᱠᱟᱱᱟ ᱟᱫᱚ ᱜᱩᱨᱩ ᱜᱚᱢᱠᱮ ᱛᱟᱹᱠᱤᱱ ᱴᱷᱤᱠ ᱚᱱᱟ ᱠᱷᱟᱹᱛᱤᱨ ᱜᱮᱠᱤᱱ ᱢᱮᱱ ᱟᱠᱟᱫ ᱚᱞ ᱢᱮᱱᱟᱜ ᱛᱟᱢᱟ ᱟᱹᱫᱤᱢ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱹᱫᱤᱢ ᱟᱢ ᱦᱚᱸ ᱢᱮᱱᱟᱢ ᱚᱞᱮᱢ ᱟᱫ ᱞᱮᱨᱮ ᱟᱹᱫᱤᱢ ᱨᱚᱲ ᱮᱢ ᱟᱫ ᱞᱮ ᱨᱮ ᱫᱷᱚᱨᱚᱢ ᱮᱢ ᱟᱫ ᱞᱮᱠᱷᱟᱱ ᱟᱢ ᱦᱚᱢ ᱟᱫᱚᱜ ᱟᱵᱚ ᱛᱮᱦᱮᱧ ᱟᱵᱚᱣᱟᱜ ᱛᱮ ᱥᱮᱪᱮᱫ ᱵᱚᱱ ᱵᱟᱹᱜᱤ ᱟᱠᱟᱫ ᱵᱟᱵᱚᱱ ᱩᱭᱦᱟᱹᱨ ᱟᱠᱟᱫ ᱚᱱᱟ ᱠᱷᱟᱹᱛᱤᱨ ᱛᱮᱦᱮᱧ ᱮᱴᱟᱜ ᱦᱚᱲᱟᱜ ᱢᱟᱹᱭᱞᱟᱹ ᱟᱵᱚᱣᱟᱜ ᱢᱚᱱᱮ ᱛᱟᱞᱟ ᱨᱮ ᱢᱟᱞᱠᱟᱣᱚᱜ ᱠᱟᱱᱟ ᱟᱫᱚ ᱱᱤᱭᱟᱹᱧ ᱱᱮᱦᱚᱨ ᱵᱚᱱᱟ ᱡᱚᱛᱚ ᱦᱚᱲ ᱜᱮ ᱛᱮᱦᱮᱧ ᱠᱷᱚᱱᱟᱜ ᱟᱵᱚ ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩ ᱛᱤᱠᱤᱱᱟᱜ ᱡᱟᱦᱟᱸ ᱚᱞ ᱠᱤᱱ ᱚᱰᱚᱠ ᱟᱠᱟᱫ ᱚᱞ ᱪᱤᱠᱤ ᱚᱱᱟᱛᱮ ᱥᱮᱪᱮᱫᱚᱜ ᱢᱟ ᱚᱱᱟ ᱥᱟᱶᱛᱮ ᱦᱤᱱᱫᱤ ᱤᱝᱞᱤᱥ ᱩᱲᱤᱭᱟ ᱵᱟᱝᱞᱟ ᱡᱚᱛᱚᱣᱟᱜ ᱜᱮ ᱪᱮᱫᱚᱜ ᱢᱟ ᱚᱱᱟ ᱨᱮᱫᱚ ᱪᱮᱫ ᱦᱚᱸ ᱜᱟᱹᱞᱛᱤ ᱫᱚ ᱵᱟᱝ ᱠᱟᱱᱟ ᱢᱮᱱᱛᱮ ᱟᱹᱞᱤᱧ ᱞᱤᱧ ᱩᱭᱦᱟᱹᱨᱚᱜᱼᱟ ᱛᱚᱵᱮ ᱱᱤᱱᱟᱹᱜ ᱞᱤᱧ ᱢᱮᱱᱟ ᱚᱱᱟ ᱠᱚ ᱥᱟᱶᱛᱮ ᱛᱮᱦᱮᱧ ᱟᱵᱚᱣᱟᱜ ᱟᱵᱚᱣᱟᱜ ᱥᱮᱪᱮᱫ ᱟᱲᱟᱝ ᱛᱮ ᱥᱮᱪᱮᱫᱚᱜ ᱢᱟ ᱮᱱ ᱮᱱᱟᱝ ᱢᱤᱫᱴᱟᱝ ᱰᱟᱦᱟᱨ ᱛᱮᱵᱚᱱ ᱛᱟᱲᱟᱢᱟ ᱟᱨ ᱚᱞ ᱫᱚ ᱵᱟᱹᱨᱦᱟᱹᱭ ᱠᱟᱱᱟ ᱟᱵᱚ ᱛᱚᱞ ᱫᱚᱦᱚ ᱵᱚᱱᱟ ᱟᱨ ᱢᱤᱫᱴᱟᱝ ᱰᱟᱦᱟᱨ ᱛᱮ ᱡᱚᱛᱚ ᱦᱚᱲᱮ ᱤᱫᱤ ᱵᱚᱱᱟ ᱱᱤᱥᱪᱤᱛ ᱨᱩᱯ ᱨᱮ ᱟᱫᱚ ᱚᱱᱟᱛᱮᱧ ᱢᱮᱱᱟ ᱥᱟᱱᱟᱢ ᱟᱹᱛᱩ ᱨᱮᱱ ᱢᱚᱬᱮ ᱢᱟᱯᱟᱹᱡᱷᱤ ᱠᱷᱚᱱ ᱮᱦᱚᱵ ᱠᱟᱛᱮᱫ ᱜᱤᱫᱽᱨᱟᱹ ᱯᱤᱫᱽᱨᱟᱹ ᱦᱟᱹᱵᱤᱡ ᱡᱚᱛᱚ ᱜᱮ ᱟᱵᱚ ᱟᱵᱚᱣᱟᱜ ᱛᱮ ᱚᱞᱚᱜ ᱞᱟᱹᱜᱤᱫ ᱵᱚᱱ ᱨᱤᱠᱟᱹᱭ ᱢᱟ ᱠᱩᱨᱩᱢᱩᱴᱩᱭ ᱢᱟ ᱮᱱ ᱮᱱᱟᱝ ᱟᱵᱚ ᱢᱟᱲᱟᱝ ᱥᱮᱫ ᱛᱟᱲᱟᱢ ᱞᱟᱹᱜᱤᱫ ᱢᱤᱫᱴᱟᱝ ᱰᱟᱦᱟᱨ ᱵᱚᱱ ᱧᱮᱧᱟᱢᱟ ᱡᱮ ᱯᱚᱨᱡᱚᱱᱛᱚ ᱟᱵᱚ ᱟᱵᱚᱣᱟᱜ ᱛᱮ ᱵᱟᱵᱚᱱ ᱥᱮᱪᱮᱫ ᱟᱠᱟᱱᱟ ᱩᱱ ᱫᱷᱟᱹᱵᱤᱡ ᱫᱚ ᱟᱵᱚᱣᱟᱜ ᱚᱠᱟ ᱱᱟᱯᱟᱭ ᱚᱠᱟ ᱵᱟᱹᱲᱤᱡ ᱱᱚᱣᱟ ᱫᱚ ᱵᱟᱵᱚᱱ ᱴᱷᱤᱠᱟᱹᱭᱟ ᱚᱱᱟ ᱢᱮᱱᱛᱮ ᱛᱮᱦᱮᱧ ᱟᱵᱚᱨᱮᱱ ᱜᱤᱫᱽᱨᱟᱹ ᱠᱚ ᱵᱟᱹᱲᱤᱡᱮᱜᱼᱟ ᱱᱚᱣᱟ ᱫᱚ ᱵᱟᱝ ᱠᱟᱱᱟ ᱟᱵᱚ ᱡᱟᱦᱟᱸ ᱵᱚᱱ ᱵᱟᱲᱟᱭᱟ ᱟᱵᱚ ᱵᱟᱵᱚᱱ ᱴᱷᱤᱠᱟᱹ ᱟᱠᱟᱫ ᱤᱫᱤ ᱠᱟᱛᱮᱫ ᱟᱵᱚᱨᱮᱱ ᱜᱤᱫᱽᱨᱟᱹ ᱵᱟᱠᱚ ᱴᱷᱤᱠᱟᱹᱭᱮᱜᱼᱟ ᱛᱚᱵᱮ ᱩᱱᱠᱩ ᱴᱷᱤᱠᱟᱹ ᱦᱚᱪᱚ ᱠᱚ ᱞᱟᱹᱜᱤᱫ ᱛᱮ ᱛᱮᱦᱮᱧ ᱟᱵᱚ ᱥᱟᱯᱲᱟᱣ ᱦᱚᱪᱚ ᱠᱚᱢᱟ ᱱᱚᱜᱼᱚᱭ ᱦᱤᱡᱩᱜ ᱠᱟᱱ ᱥᱟᱢᱟᱨ ᱥᱤᱡᱤᱱ ᱪᱷᱩᱴᱤ ᱨᱮ ᱚᱲᱟᱜ ᱛᱮᱠᱚ ᱦᱤᱡᱩᱜᱼᱟ ᱩᱱ ᱡᱚᱦᱚᱜ ᱨᱮᱦᱚᱸ ᱪᱮᱫ ᱦᱚᱪᱚ ᱠᱚᱢᱟ ᱠᱤᱪᱷᱩ ᱠᱤᱪᱷᱩ ᱟᱵᱚᱣᱟᱜ ᱱᱟᱜᱟᱢ ᱵᱟᱲᱟᱭ ᱦᱚᱪᱚ ᱠᱚᱢᱟ ᱛᱚᱵᱮ ᱮᱱᱟᱝ ᱱᱟᱯᱟᱭ ᱰᱟᱦᱟᱨ ᱛᱮ ᱟᱵᱚᱨᱮᱱ ᱜᱤᱫᱽᱨᱟᱹ ᱦᱚᱸᱠᱚ ᱛᱟᱲᱟᱢᱟ ᱱᱚᱣᱟ ᱜᱮ ᱤᱧᱟᱹᱜ ᱢᱮᱱ ᱨᱮᱭᱟᱜ ᱩᱫᱮᱥᱥᱚ ᱫᱚ ᱟᱵᱚᱣᱟᱜ ᱛᱮ ᱪᱮᱫᱚᱜ ᱢᱟ ᱚᱞ ᱛᱚᱵᱮ ᱮᱱᱟᱝ ᱟᱵᱚ ᱚᱱᱟ ᱦᱚᱨ ᱰᱟᱦᱟᱨ ᱵᱚᱱ ᱯᱟᱸᱡᱟ ᱧᱟᱢᱟ ᱟᱵᱚᱨᱮᱱ ᱦᱟᱯᱲᱟᱢ ᱠᱚ ᱡᱟᱦᱟᱸ ᱠᱚ ᱱᱟᱦᱮᱞ ᱢᱟᱱᱮ ᱥᱚᱢᱟᱭ ᱥᱚᱠᱲᱟ ᱱᱟᱦᱮᱞ ᱜᱟᱸᱴᱠᱮᱞ ᱞᱮᱠᱟ ᱡᱟᱦᱟᱸ ᱠᱚ ᱫᱚᱦᱚ ᱦᱚᱴᱚ ᱟᱠᱟᱫ ᱚᱱᱟ ᱵᱚᱱ ᱯᱟᱱᱛᱮ ᱧᱟᱢ ᱠᱷᱟᱱ ᱟᱵᱚᱣᱟᱜ ᱛᱮ ᱚᱞᱚᱜ ᱢᱟ ᱟᱨ ᱛᱮᱦᱮᱧ ᱱᱚᱣᱟ ᱦᱚᱧ ᱢᱮᱱᱟ ᱟᱵᱚ ᱫᱚ ᱟᱵᱚᱣᱟᱜ ᱱᱮᱰᱟ ᱜᱚᱸᱰᱟ ᱨᱮᱜᱮ ᱦᱟᱯᱲᱟᱢ ᱠᱚᱣᱟᱜ ᱱᱮᱰᱟ ᱜᱚᱸᱰᱟ ᱨᱮᱜᱮ ᱵᱚᱸᱜᱟ ᱵᱩᱨᱩᱜ ᱢᱟ ᱟᱵᱚ ᱫᱚ ᱱᱚᱜᱼᱚᱭ ᱦᱤᱡᱩᱜ ᱠᱟᱱ ᱤᱝᱨᱮᱡᱤ ᱯᱷᱮᱵᱽᱨᱩᱣᱟᱨᱤ ᱯᱚᱸᱪᱤᱥ ᱵᱟᱝᱢᱟ ᱟᱵᱚᱣᱟᱜ ᱞᱮᱠᱟᱛᱮ ᱟᱵᱚᱣᱟᱜ ᱞᱮᱠᱟᱛᱮ ᱟᱵᱚᱣᱟᱜ ᱞᱮᱠᱟᱛᱮ ᱢᱮᱱ ᱫᱚ ᱢᱩᱞᱩᱜ ᱢᱚᱬᱮ ᱢᱟᱦᱟ ᱯᱷᱟᱹᱜᱩᱱ ᱵᱚᱸᱜᱟ ᱢᱩᱞᱩᱜ ᱢᱚᱬᱮ ᱢᱟᱦᱟ ᱦᱩᱭᱩᱜ ᱠᱟᱱᱟ ᱟᱵᱚᱣᱟᱜ ᱱᱮᱰᱟ ᱜᱚᱸᱰᱟ ᱴᱷᱟᱹᱣᱠᱟᱹ ᱫᱤᱱ ᱟᱨ ᱚᱱᱟ ᱫᱤᱱ ᱨᱮᱜᱮ ᱥᱟᱱᱟᱢ ᱠᱷᱮᱨᱣᱟᱲ ᱠᱚ ᱵᱚᱸᱜᱟ ᱵᱩᱨᱩᱜ ᱞᱟᱹᱜᱤᱫ ᱵᱚᱱ ᱨᱤᱠᱟᱹᱭ ᱢᱟ ᱟᱨ ᱛᱚᱵᱮ ᱵᱟᱹᱲᱛᱤ ᱵᱟᱹᱞᱤᱧ ᱢᱮᱱᱟ ᱡᱚᱛᱚ ᱜᱮᱵᱚᱱ ᱵᱟᱰᱟᱭᱟ ᱟᱹᱞᱤᱧ ᱫᱚ ᱠᱟᱛᱷᱟ ᱵᱟᱰᱳᱦᱤ ᱪᱮ ᱚᱱᱚᱞᱤᱭᱟᱹ ᱟᱨ ᱵᱟᱝᱠᱷᱟᱱ ᱜᱟᱞᱚᱪᱤᱭᱟᱹ ᱦᱚᱸ ᱞᱤᱧ ᱵᱟᱝ ᱠᱟᱱᱟ ᱛᱚᱵᱮ ᱡᱟᱦᱟᱸ ᱛᱤᱱᱟᱹᱜ ᱱᱟᱜᱟᱢ ᱯᱟᱲᱦᱟᱣ ᱠᱟᱛᱮ ᱟᱵᱚ ᱵᱚ ᱵᱟᱲᱟᱭᱟ ᱤᱱᱟᱹ ᱠᱟᱛᱷᱟ ᱜᱮᱵᱚᱱ ᱪᱷᱟᱹᱴᱭᱟᱹᱨ ᱟᱠᱟᱫᱼᱟ ᱛᱚᱵᱮ ᱚᱱᱟ ᱛᱟᱞᱟ ᱠᱚᱨᱮ ᱡᱟᱦᱟᱸ ᱨᱮ ᱦᱟᱲᱟᱜ ᱵᱚᱪᱚᱜ ᱛᱟᱦᱮᱱᱟ ᱚᱱᱟ ᱞᱟᱹᱜᱤᱫ ᱦᱚᱸ ᱟᱯᱮ ᱥᱟᱱᱟᱢ ᱠᱚᱴᱷᱮᱱ ᱤᱠᱟᱹ ᱞᱤᱧ ᱠᱷᱚᱡᱚᱜᱼᱟ ᱛᱚᱵᱮ ᱵᱩᱡᱷᱟᱹᱣ ᱞᱟᱹᱜᱤᱫ ᱵᱚ ᱨᱤᱠᱟᱹᱭ ᱢᱟ ᱟᱹᱞᱤᱧᱟᱜ ᱢᱮᱱ ᱨᱮᱭᱟᱜ ᱩᱫᱽᱫᱮᱥᱥᱚ ᱪᱮᱫ ᱡᱚᱛᱚ ᱦᱚᱲ ᱜᱮ ᱦᱟᱯᱲᱟᱢ ᱠᱚ ᱱᱮᱰᱟ ᱜᱚᱸᱰᱟ ᱟᱠᱟᱫ ᱢᱟᱦᱟ ᱢᱟᱹᱦᱤᱛ ᱨᱮᱜᱮ ᱵᱚᱸᱜᱟ ᱵᱩᱨᱩ ᱞᱟᱹᱜᱤᱫ ᱵᱚ ᱨᱤᱠᱟᱹᱭ ᱢᱟ ᱮᱱ ᱮᱱᱟᱝ ᱥᱚᱨᱠᱟᱨ ᱟᱵᱚᱣᱟᱜ ᱠᱟᱛᱷᱟᱭ ᱢᱟᱱᱟᱣ ᱵᱟᱛᱟᱣᱟ ᱡᱩᱫᱤ ᱢᱤᱫᱴᱟᱝ ᱵᱚᱸᱜᱟ ᱜᱮ ᱢᱤᱫ ᱪᱟᱸᱫᱚ ᱨᱮ ᱜᱮᱞ ᱫᱷᱟᱣ ᱵᱚᱱ ᱵᱚᱸᱜᱟᱭᱟ ᱮᱱᱠᱷᱟᱱ ᱥᱚᱨᱠᱟᱨ ᱫᱚ ᱱᱟᱦᱟᱜ ᱵᱟᱭ ᱢᱟᱱᱟᱣ ᱵᱟᱛᱟᱣ ᱵᱚᱱ ᱜᱮᱭᱟ ᱛᱚᱵᱮ ᱥᱚᱨᱠᱟᱨ ᱴᱷᱮᱱ ᱦᱚᱸ ᱟᱵᱚᱣᱟᱜ ᱫᱟᱹᱵᱤ ᱢᱮᱱᱟᱜ ᱜᱮᱭᱟ ᱡᱩᱫᱤ ᱚᱱᱟ ᱠᱚ ᱢᱟᱱᱟᱣ ᱵᱟᱛᱟᱣ ᱞᱟᱹᱜᱤᱫ ᱛᱮᱠᱷᱟᱱ ᱟᱵᱚ ᱢᱟᱲᱟᱝ ᱯᱳᱭᱞᱳ ᱛᱮ ᱥᱚᱡᱷᱮᱜ ᱦᱩᱭ ᱟᱵᱚᱱᱟ ᱟᱵᱚ ᱢᱟᱲᱟᱝ ᱯᱳᱭᱞᱳ ᱛᱮ ᱢᱤᱫᱴᱟᱝ ᱰᱟᱦᱟᱨ ᱛᱮ ᱛᱟᱲᱟᱢ ᱦᱩᱭ ᱟᱵᱚᱱᱟ ᱛᱚᱵᱮ ᱮᱱᱟᱝ ᱚᱱᱟ ᱞᱟᱹᱜᱤᱫ ᱥᱚᱨᱠᱟᱨᱮ ᱩᱭᱦᱟᱹᱨᱟ ᱟᱵᱚ ᱵᱟᱲᱟᱭ ᱜᱮᱭᱟᱵᱚᱱ ᱯᱚᱥᱪᱤᱢ ᱩᱲᱤᱥᱥᱟ ᱨᱮ ᱢᱤᱫᱴᱟᱝ ᱪᱷᱟᱲᱚ ᱠᱷᱟᱭ ᱯᱚᱨᱚᱵᱽ ᱢᱤᱫᱴᱟᱝ ᱦᱩᱭᱩᱜᱼᱟ ᱢᱟᱲᱟᱝ ᱫᱚ ᱱᱚᱝᱠᱟ ᱜᱮ ᱟᱯᱟᱝ ᱫᱤᱲᱟᱹ ᱟᱯᱟᱝ ᱫᱤᱲᱟᱹ ᱠᱚ ᱵᱚᱸᱜᱟ ᱵᱩᱨᱩᱜ ᱛᱟᱦᱮᱱ ᱤᱠᱷᱟᱹᱱ ᱩᱱᱠᱩ ᱦᱚᱸ ᱢᱤᱫ ᱫᱤᱱ ᱦᱤᱞᱳᱜ ᱩᱭᱦᱟᱹᱨ ᱠᱮᱜᱼᱟ ᱠᱚ ᱱᱚᱝᱠᱟ ᱵᱚᱸᱜᱟ ᱵᱩᱨᱩ ᱥᱮ ᱱᱚᱝᱠᱟ ᱫᱚ ᱯᱚᱨᱚᱵᱽ ᱢᱟᱱᱟᱣ ᱫᱚ ᱵᱟᱝ ᱩᱪᱤᱛ ᱠᱟᱱᱟ ᱟᱵᱚ ᱱᱚᱣᱟ ᱥᱟᱱᱟᱢ ᱢᱤᱫ ᱫᱷᱟᱣ ᱛᱮᱵᱚᱱ ᱯᱚᱨᱚᱵᱚᱜ ᱠᱷᱟᱱ ᱥᱚᱨᱠᱟᱨᱮ ᱵᱮᱸᱜᱮᱫᱟ ᱴᱷᱤᱠ ᱩᱱᱠᱩ ᱚᱱᱠᱟ ᱜᱮ ᱢᱤᱫ ᱫᱷᱟᱣ ᱛᱮ ᱚᱱᱟ ᱯᱚᱨᱚᱵᱽ ᱦᱩᱭᱮᱱᱟ ᱥᱚᱨᱠᱟᱨ ᱚᱱᱟ ᱠᱷᱟᱹᱛᱤᱨ ᱵᱟᱨᱥᱤᱧ ᱯᱮ ᱫᱤᱱ ᱪᱷᱩᱴᱤ ᱮᱢᱟᱫ ᱠᱚᱣᱟᱭ ᱛᱚᱵᱮ ᱚᱱᱟ ᱞᱮᱠᱟ ᱜᱮ ᱟᱵᱚ ᱦᱚᱸᱵᱚᱱ ᱩᱭᱦᱟᱹᱨᱚᱜ ᱢᱟ ᱟᱵᱚ ᱦᱚᱸ ᱪᱮᱫ ᱞᱮᱠᱟᱛᱮ ᱢᱤᱫ ᱫᱷᱟᱣ ᱛᱮ ᱡᱩᱫᱤ ᱵᱷᱟᱨᱚᱛ ᱡᱟᱠᱟᱛ ᱨᱮᱱ ᱦᱚᱲ ᱵᱚᱱ ᱵᱚᱸᱜᱟ ᱵᱩᱨᱩᱜᱼᱟ ᱮᱱᱠᱷᱟᱱ ᱥᱚᱨᱠᱟᱨ ᱱᱤᱥᱪᱤᱛ ᱨᱩᱯ ᱨᱮ ᱱᱚᱣᱟ ᱟᱡ ᱮ ᱢᱟᱱᱟᱣ ᱵᱟᱛᱟᱣᱟ ᱟᱨᱮ ᱵᱚᱲᱦᱮ ᱟᱭ ᱱᱚᱣᱟ ᱦᱩᱭᱩᱜ ᱠᱟᱱᱟ ᱥᱚᱝᱵᱤᱫᱷᱟᱱ ᱨᱮᱭᱟᱜ ᱚᱫᱷᱤᱠᱟᱨ ᱛᱚᱵᱮ ᱢᱟ ᱱᱤᱱᱟᱹᱜ ᱢᱮᱱ ᱠᱟᱛᱮᱫ ᱜᱮ ᱟᱹᱞᱤᱧ ᱟᱯᱮ ᱴᱷᱮᱱ ᱠᱷᱚᱱ ᱵᱤᱫᱟᱹᱭ ᱞᱤᱧ ᱤᱫᱤᱭᱮᱜᱼᱟ ᱟᱨ ᱱᱚᱣᱟ ᱪᱮᱱᱮᱞ ᱡᱟᱦᱟᱸ ᱵᱚᱱ ᱧᱮᱞᱮᱜᱼᱟ ᱨᱚᱛᱷᱤᱭᱟ ᱢᱟᱨᱟᱱᱰᱤ ᱚᱯᱷᱤᱥᱤᱭᱟᱞ ᱟᱨ ᱥᱟᱱᱟᱢ ᱠᱚᱜᱮ ᱠᱩᱥᱤᱭᱟᱜ ᱠᱷᱟᱱ ᱵᱚᱱ ᱥᱮᱭᱟᱨ ᱢᱟᱵᱚᱱ ᱞᱟᱭᱤᱠ ᱢᱟᱵᱚᱱ ᱟᱨ ᱥᱟᱵᱥᱠᱨᱟᱭᱤᱵ ᱢᱟᱵᱚᱱ ᱤᱱᱟᱹ ᱠᱷᱟᱱ ᱟᱯᱮ ᱠᱚ ᱛᱟᱞᱟᱨᱮ ᱟᱨᱦᱚᱸ ᱱᱚᱝᱠᱟ ᱜᱮ ᱱᱟᱯᱟᱭ ᱱᱟᱯᱟᱭ ᱠᱟᱛᱷᱟ ᱱᱟᱯᱟᱭ ᱱᱟᱯᱟᱭ ᱵᱟᱲᱟᱭᱟᱜ ᱡᱤᱱᱤᱥ ᱱᱚᱣᱟ ᱟᱨ ᱨᱚᱛᱷᱭᱟ ᱢᱟᱨᱟᱱᱰᱤ ᱚᱯᱷᱤᱥᱤᱭᱟᱞ ᱤᱭᱩᱴᱩᱵᱽ ᱪᱮᱱᱮᱞ ᱢᱟᱫᱽᱫᱷᱚᱢ ᱛᱮ ᱪᱮᱯᱮᱫ ᱟᱵᱚᱱ ᱞᱟᱹᱯᱟᱹᱭᱟᱵᱚᱱ ᱟᱨ ᱥᱟᱱᱟᱢ ᱠᱚᱵᱚᱱ ᱪᱮᱫ ᱠᱚᱣᱟ ᱟᱨ ᱵᱚᱱ ᱞᱟᱹᱭ ᱟᱠᱚᱣᱟ ᱱᱚᱣᱟ ᱜᱮ ᱟᱹᱞᱤᱧᱟᱜ ᱩᱭᱦᱟᱹᱨ ᱢᱟ ᱛᱚᱵᱮ ᱡᱚᱛᱚ ᱠᱚᱜᱮ ᱡᱚᱦᱟᱨ